ᱨᱮᱞᱤ ᱨᱮᱠᱚ ᱥᱮᱞᱮᱫ ᱟᱠᱟᱱᱟ ᱛᱚ ᱱᱚᱰᱮ ᱦᱟᱸᱜ ᱢᱤᱫ ᱜᱚᱝᱠᱮ ᱵᱚᱱ ᱧᱟᱢ ᱠᱟᱫᱮᱭᱟ ᱜᱚᱝᱠᱮ ᱡᱚᱦᱟᱨ ᱜᱮ ᱦᱮᱸ ᱡᱚᱦᱟᱨ ᱜᱮ ᱡᱚᱦᱟᱨ ᱜᱮ ᱟᱪᱪᱷᱟ ᱜᱚᱝᱠᱮ ᱟᱵᱤᱱᱟᱜ ᱩᱯᱨᱩᱢ ᱠᱟᱹᱴᱤᱡ ᱞᱟᱹᱭ ᱵᱤᱱ ᱤᱧᱟᱹᱜ ᱩᱯᱨᱩᱢ ᱫᱚ ᱤᱧᱟᱹᱜ ᱧᱩᱛᱩᱢ ᱫᱚ ᱢᱤᱥᱛᱨᱤ ᱴᱩᱰᱩ ᱤᱭᱩᱱᱟᱭᱴᱮᱰ ᱯᱷᱳᱨᱟᱢ ᱚᱯᱷ ᱚᱞ ᱟᱹᱫᱤᱵᱟᱹᱥᱤ ᱚᱨᱜᱟᱱᱟᱭᱡᱮᱥᱚᱱ ᱨᱮᱱ ᱱᱚᱨᱛᱷ ᱵᱮᱝᱜᱚᱞ ᱡᱳᱱ ᱨᱮᱱ ᱡᱚᱭᱮᱱᱴ ᱠᱚᱱᱵᱷᱮᱱᱟᱨ ᱟᱨ ᱥᱴᱮᱴ ᱨᱮᱱ ᱫᱚ ᱡᱚᱭᱮᱱᱴ ᱠᱚᱱᱵᱷᱮᱱᱟᱨ ᱛᱤᱦᱤᱧ ᱡᱟᱦᱟᱸ ᱤᱭᱩᱱᱟᱭᱴᱮᱰ ᱯᱷᱳᱨᱟᱢ ᱯᱟᱦᱴᱟ ᱥᱮᱫ ᱠᱷᱚᱱ ᱱᱚᱜᱼᱚᱭ ᱡᱟᱦᱟᱸ ᱦᱩᱞᱥᱟᱹᱭ ᱡᱚᱢᱮᱞᱟᱭ ᱱᱚᱣᱟ ᱤᱫᱤ ᱠᱟᱛᱮ ᱞᱟᱹᱭ ᱵᱤᱱ ᱛᱤᱦᱤᱧᱟᱜ ᱱᱚᱣᱟ ᱦᱩᱞᱥᱟᱹᱭ ᱡᱚᱢᱮᱞᱟᱭ ᱫᱚ ᱦᱩᱭᱩᱜ ᱠᱟᱱᱟ ᱟᱵᱚ ᱵᱚᱱ ᱧᱮᱞ ᱟᱠᱟᱫᱟ ᱥᱟᱛ ᱟᱨ ᱟᱴ ᱛᱟᱹᱨᱤᱠᱷ ᱢᱟᱨᱪ ᱨᱮᱭᱟᱜ ᱥᱤᱞᱤᱜᱩᱲᱤ ᱨᱮ ᱡᱟᱦᱟᱸ ᱱᱚᱣᱟ ᱤᱭᱟᱹ ᱥᱟᱱᱛᱟᱞ ᱠᱚᱱᱯᱷᱟᱨᱮᱱᱥ ᱛᱟᱦᱮᱸ ᱠᱟᱱᱟ ᱢᱮᱱᱫᱚ ᱤᱱᱴᱟᱨᱱᱮᱥᱱᱟᱞ ᱥᱟᱱᱛᱟᱞ ᱠᱚᱱᱯᱷᱟᱨᱮᱱᱥ ᱛᱟᱦᱮᱸ ᱠᱟᱱᱟ ᱱᱚᱣᱟ ᱠᱚᱱᱯᱷᱟᱨᱮᱱᱥ ᱨᱮ ᱟᱵᱚᱨᱮᱱ ᱵᱷᱟᱨᱚᱛ ᱫᱤᱥᱚᱢ ᱨᱮᱱ ᱢᱤᱫ ᱱᱚᱢᱵᱚᱨ ᱱᱟᱜᱚᱨᱤᱠ ᱡᱟᱦᱟᱸᱭ ᱢᱚᱦᱟᱢᱚᱦᱤᱢ ᱨᱟᱥᱴᱨᱚᱯᱚᱛᱤ ᱟᱫᱚ ᱩᱱᱤ ᱚᱸᱰᱮᱭ ᱦᱮᱡ ᱞᱮᱱᱟ ᱦᱮᱡ ᱞᱮᱱᱠᱷᱟᱱᱮ ᱟᱭᱟᱜ ᱜᱟᱯᱟᱞᱢᱟᱨᱟᱣ ᱛᱟᱞᱟᱛᱮ ᱚᱸᱰᱮ ᱥᱟᱱᱛᱟᱞ ᱦᱚᱯᱚᱱ ᱠᱚ ᱞᱟᱹᱜᱤᱫ ᱡᱟᱦᱟᱸ ᱥᱟᱸᱫᱮᱥ ᱮ ᱪᱟᱞ ᱠᱮᱫᱟ ᱱᱚᱣᱟ ᱥᱟᱸᱫᱮᱥ ᱫᱚ ᱛᱤᱦᱤᱧ ᱡᱟᱦᱟᱸᱭ ᱨᱟᱡᱽᱟᱹᱨᱤ ᱨᱮᱱ ᱠᱟᱱᱟ ᱠᱚ ᱱᱩᱠᱩ ᱫᱚ ᱨᱟᱡᱽᱟᱹᱨᱤ ᱮᱸᱜᱮᱞ ᱛᱮᱠᱚ ᱧᱮᱞ ᱠᱮᱫᱟ ᱟᱠᱚᱣᱟᱜ ᱵᱮᱸᱜᱮᱫ ᱢᱮᱫ ᱛᱮᱠᱚ ᱩᱭᱦᱟᱹᱨ ᱠᱮᱫᱟ ᱠᱚ ᱧᱮᱞ ᱠᱮᱫᱟ ᱠᱚ ᱟᱨ ᱚᱱᱟ ᱫᱚ ᱩᱱᱠᱩ ᱠᱚ ᱞᱟᱹᱞᱟᱹᱭ ᱠᱟᱱᱟ ᱵᱟᱝᱢᱟ ᱢᱚᱦᱟᱢᱚᱦᱤᱢ ᱨᱟᱥᱴᱨᱚᱯᱚᱛᱤ ᱫᱚ ᱩᱱᱤ ᱵᱤᱡᱮᱯᱤ ᱦᱚᱭᱮ ᱠᱟᱹᱢᱤᱭᱮᱫᱟ ᱚᱱᱟ ᱨᱟᱡᱽᱟᱹᱨᱤ ᱨᱮᱭᱟᱜ ᱠᱟᱛᱷᱟᱭ ᱞᱟᱹᱞᱟᱹᱭ ᱠᱟᱱᱟ ᱢᱮᱱᱠᱷᱟᱱ ᱱᱚᱣᱟ ᱫᱚ ᱚᱱᱟ ᱠᱟᱛᱷᱟ ᱫᱚ ᱵᱟᱝ ᱛᱟᱦᱮᱸ ᱠᱟᱱᱟ ᱚᱸᱰᱮ ᱚᱱᱟ ᱠᱷᱟᱹᱛᱤᱨᱟᱜ ᱛᱮ ᱛᱤᱦᱤᱧ ᱫᱚ ᱢᱚᱢᱚᱛᱟ ᱵᱮᱱᱟᱨᱡᱤ ᱡᱟᱦᱟᱸᱭ ᱫᱚ ᱢᱩᱠᱷᱚᱢᱚᱱᱛᱨᱤ ᱢᱮᱱᱛᱮ ᱵᱚᱱ ᱩᱨᱩᱢᱮ ᱠᱟᱱᱟ ᱩᱱᱤ ᱛᱮᱦᱮᱧ ᱫᱚ ᱞᱟᱹᱞᱟᱹᱭ ᱠᱟᱱᱟᱭ ᱡᱮ ᱱᱚᱣᱟ ᱱᱚᱝᱠᱟ ᱞᱚᱲ ᱞᱤᱥᱟᱹᱣ ᱠᱟᱫᱮᱭᱟ ᱟᱵᱚᱨᱮᱱ ᱢᱚᱦᱟᱢᱚᱦᱤᱢ ᱨᱟᱥᱴᱨᱚᱯᱚᱛᱤ ᱮᱠᱫᱚᱢ ᱟᱹᱰᱤ ᱟᱹᱲᱤᱥ ᱵᱟᱹᱲᱤᱥ ᱛᱮ ᱟᱨᱠᱤ ᱛᱮᱦᱮᱧ ᱫᱚ ᱡᱟᱦᱟᱸ ᱯᱨᱳᱴᱳᱠᱚᱞ ᱚᱱᱟ ᱯᱨᱳᱴᱳᱠᱚᱞ ᱦᱚᱸ ᱵᱟᱭ ᱢᱟᱱᱟᱣ ᱵᱟᱛᱟᱣ ᱠᱟᱫᱟ ᱟᱫᱚ ᱦᱚᱸᱜᱼᱚ ᱱᱚᱣᱟ ᱨᱮᱭᱟᱜ ᱛᱮᱦᱮᱧ ᱫᱚ ᱨᱚᱲ ᱨᱩᱣᱟᱹᱲ ᱥᱮ ᱯᱨᱚᱛᱤᱵᱟᱫ ᱞᱮᱠᱟᱛᱮ ᱛᱮᱦᱮᱧᱟᱜ ᱱᱚᱣᱟ ᱡᱚᱢᱮᱞᱟᱭ ᱫᱚ ᱛᱮᱦᱮᱧ ᱱᱚᱣᱟ ᱤᱭᱩᱱᱟᱭᱴᱮᱰ ᱯᱷᱚᱨᱟᱢ ᱨᱮ ᱢᱩᱨᱥᱤᱫᱟᱵᱟᱫ ᱡᱮᱞᱟ ᱠᱷᱚᱱ ᱛᱤᱱᱟᱹᱜ ᱜᱟᱱ ᱥᱚᱝᱜᱚᱴᱷᱚᱱ ᱡᱚᱯᱲᱟᱣ ᱢᱮᱱᱟᱜᱼᱟ ᱛᱮᱦᱮᱧ ᱱᱚᱣᱟ ᱭᱩᱱᱟᱭᱴᱮᱰ ᱯᱷᱚᱨᱟᱢ ᱚᱯᱷ ᱚᱞ ᱟᱹᱫᱤᱵᱟᱹᱥᱤ ᱚᱨᱜᱟᱱᱟᱭᱡᱮᱥᱚᱱᱥ ᱢᱩᱨᱥᱤᱫᱟᱵᱟᱫᱽ ᱠᱳᱚᱨᱰᱤᱱᱮᱥᱚᱱ ᱠᱚᱢᱤᱴᱤ ᱨᱮ ᱡᱟᱦᱟᱸ ᱠᱚ ᱡᱚᱯᱲᱟᱣ ᱢᱮᱱᱟᱜ ᱠᱚᱣᱟ ᱱᱚᱣᱟ ᱠᱚᱫᱚ ᱦᱩᱭᱩᱜ ᱠᱟᱱᱟ ᱟᱹᱫᱤᱵᱟᱹᱥᱤ ᱥᱟᱶᱛᱟ ᱥᱮᱪᱮᱫ ᱞᱟᱠᱪᱟᱨ ᱥᱮᱢᱞᱮᱫ ᱢᱮᱱᱫᱚ ᱟᱥᱮᱠᱟ ᱢᱩᱨᱥᱤᱫᱟᱵᱟᱫᱽ ᱭᱩᱛᱷ ᱮᱥᱳᱥᱤᱭᱮᱥᱚᱱ ᱢᱮᱱᱫᱚ ᱡᱩᱣᱟᱹᱱ ᱜᱟᱶᱛᱟ ᱟᱨ ᱦᱮᱱᱟᱜ ᱠᱚᱣᱟ ᱟᱹᱫᱤᱵᱟᱹᱥᱤ ᱠᱚᱞᱭᱟᱱ ᱥᱚᱢᱤᱛᱤ ᱯᱚᱥᱪᱤᱢ ᱵᱚᱝᱜᱚ ᱢᱩᱨᱥᱤᱫᱟᱵᱟᱫᱽ ᱡᱮᱞᱟ ᱥᱟᱠᱷᱟ ᱚᱱᱟ ᱥᱟᱶᱛᱮ ᱦᱮᱱᱟᱜ ᱠᱚᱣᱟ ᱟᱵᱚᱨᱮᱱ ᱢᱟᱞ ᱯᱟᱦᱟᱲᱤᱭᱟ ᱥᱮ ᱮᱴᱟᱜ ᱮᱴᱟᱜ ᱡᱟᱹᱛᱤ ᱜᱳᱥᱴᱤ ᱵᱚᱭᱦᱟ ᱠᱚ ᱡᱟᱦᱟᱸ ᱠᱚᱫᱚ ᱟᱹᱫᱤᱵᱟᱹᱥᱤ ᱨᱮᱠᱚ ᱯᱟᱲᱟᱜ ᱠᱟᱱᱟ ᱪᱮᱫᱟᱜ ᱥᱮ ᱵᱟᱝ ᱱᱩᱠᱩ ᱦᱚᱸ ᱱᱚᱣᱟ ᱨᱮᱠᱚ ᱥᱮᱢᱮᱫ ᱥᱮᱞᱮᱫ ᱟᱠᱟᱱᱟ ᱱᱚᱣᱟ ᱨᱮ ᱥᱮᱞᱮᱫᱚᱜ ᱨᱮᱭᱟᱜ ᱠᱟᱨᱚᱱ ᱛᱮᱫ ᱜᱮ ᱦᱩᱭᱩᱜ ᱠᱟᱱᱟ ᱠᱷᱟᱹᱞᱤ ᱱᱚᱰᱮ ᱫᱚ ᱥᱟᱱᱛᱟᱲ ᱡᱟᱹᱛᱤ ᱜᱳᱥᱴᱤ ᱫᱚ ᱵᱟᱝ ᱱᱚᱰᱮ ᱛᱟᱢᱟᱢ ᱟᱹᱫᱤᱵᱟᱹᱥᱤ ᱡᱟᱹᱛᱤ ᱜᱳᱥᱴᱤ ᱵᱷᱟᱨᱚᱛ ᱫᱤᱥᱚᱢ ᱨᱮᱱ ᱛᱚᱛᱷᱟ ᱵᱷᱟᱨᱚᱛ ᱵᱟᱦᱨᱮ ᱨᱮᱱ ᱟᱨ ᱚᱱᱟ ᱥᱟᱶ ᱥᱟᱶᱛᱮ ᱛᱤᱦᱤᱧ ᱫᱚ ᱥᱚᱝᱵᱤᱫᱷᱟᱱ ᱫᱚ ᱮᱠᱢᱟᱛᱨᱚ ᱥᱟᱱᱛᱟᱲ ᱠᱚᱣᱟᱜ ᱠᱟᱱᱟ ᱥᱮ ᱡᱟᱦᱟᱸᱭ ᱡᱟᱹᱛᱤ ᱜᱳᱥᱴᱤᱭᱟᱜ ᱠᱟᱱᱟ ᱱᱚᱝᱠᱟ ᱫᱚ ᱵᱟᱝ ᱱᱚᱣᱟ ᱫᱚ ᱦᱩᱭᱩᱜ ᱠᱟᱱᱟ ᱵᱷᱟᱨᱚᱛ ᱫᱤᱥᱚᱢ ᱨᱮᱱ ᱛᱟᱢᱟᱢ ᱡᱟᱦᱟᱸᱭ ᱠᱟᱱᱟ ᱠᱚ ᱱᱟᱜᱚᱨᱤᱠ ᱡᱚᱛᱚ ᱦᱚᱲᱟᱜ ᱠᱟᱱᱟ ᱟᱨ ᱱᱚᱣᱟ ᱛᱮᱦᱮᱧ ᱨᱚᱲ ᱢᱟᱸᱜᱟᱞ ᱠᱮᱫᱮ ᱠᱚᱞᱥᱟ ᱢᱟᱸᱜᱟᱞ ᱠᱮᱫᱮ ᱵᱷᱟᱨᱚᱛ ᱫᱤᱥᱚᱢ ᱨᱮᱱ ᱢᱤᱫ ᱱᱟᱜᱚᱨᱤᱠ ᱠᱚ ᱠᱚᱞᱥᱟ ᱢᱟᱸᱜᱟᱞ ᱠᱮᱫᱮ ᱠᱚ ᱨᱚᱲ ᱢᱟᱸᱜᱟᱞ ᱠᱮᱫᱮ ᱠᱚ ᱱᱚᱜᱼᱚ ᱱᱚᱣᱟ ᱠᱷᱟᱹᱛᱤᱨ ᱟᱛᱮ ᱛᱮᱦᱮᱧ ᱟᱵᱚᱣᱟᱜ ᱱᱚᱣᱟ ᱡᱚᱢᱮᱞᱟᱭ ᱟᱨ ᱱᱚᱣᱟ ᱨᱮ ᱡᱚᱛᱚ ᱦᱚᱲᱟᱜ ᱜᱮ ᱦᱟᱥᱩ ᱵᱟᱵᱟᱫ ᱢᱮᱱᱟᱜᱼᱟ ᱛᱮᱦᱮᱧ ᱫᱚ ᱟᱹᱫᱤᱵᱟᱹᱥᱤ ᱥᱩᱢᱩᱝ ᱫᱚ ᱵᱟᱝ ᱱᱚᱣᱟ ᱫᱚ ᱦᱩᱭᱩᱜ ᱡᱟᱹᱨᱩᱲ ᱠᱟᱱᱟ ᱟᱨᱦᱚᱸ ᱮᱴᱟᱜ ᱮᱴᱟᱜ ᱫᱤᱠᱩ ᱯᱩᱥᱤ ᱡᱟᱦᱟᱸᱭ ᱠᱚ ᱢᱮᱱᱟᱜ ᱠᱚᱣᱟ ᱡᱚᱛᱚ ᱦᱚᱲᱟᱜ ᱠᱟᱱ ᱜᱮᱭᱟ ᱱᱚᱰᱮ ᱫᱚ ᱨᱟᱡᱽ ᱟᱹᱨᱤ ᱨᱮᱭᱟᱜ ᱠᱳᱱᱳ ᱠᱟᱛᱷᱟ ᱫᱚ ᱵᱟᱹᱱᱩᱜᱼᱟ ᱟᱹᱰᱤ ᱟᱹᱰᱤ ᱥᱟᱨᱦᱟᱣ ᱢᱟᱱᱚᱛᱟᱱ ᱢᱤᱥᱛᱨᱤ ᱴᱩᱰᱩ ᱜᱚᱢᱠᱮ ᱱᱚᱣᱟ ᱥᱟᱹᱜᱩᱱ ᱥᱟᱸᱫᱮᱥ ᱞᱟᱭᱤᱵᱽ ᱨᱮ ᱟᱵᱚ ᱵᱚᱱ ᱧᱟᱢ ᱞᱮᱫᱮᱭᱟ ᱢᱟ ᱮᱱᱠᱷᱟᱱ ᱜᱚᱢᱠᱮ ᱡᱚᱦᱟᱨ ᱜᱮ ᱦᱮᱸ ᱡᱚᱦᱟᱨ ᱜᱮ ᱡᱚᱦᱟᱨ ᱜᱮ